ᱦᱮᱞᱳ ᱥᱟᱱᱟᱢ ᱠᱚ ᱡᱟᱦᱟᱸ ᱨᱮᱜᱮ ᱥᱩᱱᱤᱞ ᱥᱚᱨᱮᱱ ᱟᱨ ᱫᱚ ᱥᱩᱱᱤᱞ ᱥᱚᱨᱮᱱ ᱤᱭᱩᱴᱩᱵᱽ ᱪᱮᱱᱮᱞ ᱟᱯᱮ ᱥᱟᱱᱟᱢ ᱠᱚ ᱥᱟᱹᱜᱩᱱ ᱫᱟᱨᱟ ᱢᱮᱱᱟᱜᱼᱟ ᱟᱨ ᱛᱮᱦᱮᱧ ᱨᱤᱭᱮᱞ ᱨᱮ ᱪᱟᱭ ᱵᱟᱜᱟᱱᱮ ᱧᱮᱞ ᱦᱚᱪᱚ ᱵᱚᱱᱟ ᱱᱚᱣᱟ ᱫᱚ ᱟᱹᱰᱤ ᱢᱟᱨᱟᱝ ᱮᱨᱤᱭᱟ ᱛᱮᱜᱮ ᱢᱮᱱᱟᱜᱼᱟ ᱱᱚᱣᱟ ᱫᱚ ᱯᱚᱥᱪᱤᱢ ᱵᱟᱝᱜᱟᱞ ᱥᱮ ᱣᱮᱥᱴ ᱵᱟᱝᱜᱟᱞ ᱵᱚᱱ ᱢᱮᱛᱟᱜ ᱠᱟᱱ ᱚᱱᱟ ᱨᱮᱭᱟᱜ

ᱱᱚᱣᱟ ᱫᱚ ᱡᱚᱛᱚ ᱠᱷᱚᱱ ᱢᱟᱦᱟᱸᱜᱟ ᱪᱟᱭ ᱯᱟᱹᱛᱤ ᱵᱮᱱᱟᱜ ᱠᱟᱱᱟ ᱱᱚᱜᱼᱚᱭ ᱱᱚᱜᱼᱚᱭ ᱤᱱᱟᱹ ᱠᱟᱛᱮ ᱱᱚᱜᱼᱚᱭ ᱱᱟᱦᱟᱜ ᱯᱮᱭᱟ ᱥᱟᱠᱟᱢ ᱱᱚᱣᱟ ᱯᱮᱭᱟ ᱥᱟᱠᱟᱢ ᱠᱚ ᱱᱚᱰᱮ ᱠᱚ ᱠᱟᱹᱯᱪᱤ ᱞᱮᱠᱷᱟᱱ ᱱᱚᱣᱟ ᱫᱚ ᱤᱱᱟᱹ ᱠᱷᱚᱱ ᱛᱷᱚᱲᱟ ᱥᱚᱥᱛᱟ ᱧᱚᱜ ᱟᱨᱦᱚᱸ ᱱᱚᱛᱮ ᱱᱚᱣᱟ ᱠᱚ ᱡᱮᱭᱥᱮ ᱱᱚᱜᱼᱚ ᱱᱚᱣᱟ ᱠᱚ ᱵᱟᱞᱮ ᱥᱟᱠᱟᱢ ᱱᱚᱣᱟ ᱨᱮᱫᱚ ᱛᱷᱚᱲᱟ ᱥᱚᱥᱛᱟ ᱟᱨ ᱱᱚᱣᱟ ᱦᱟᱲᱟᱢ ᱥᱟᱠᱟᱢ ᱫᱚ ᱵᱟᱝ ᱵᱮᱱᱟᱜᱼᱟ ᱱᱚᱣᱟ ᱫᱚ ᱵᱷᱟᱯ ᱠᱟᱛᱮ ᱥᱮ ᱛᱤᱠᱤ ᱠᱟᱛᱮ ᱪᱤᱠᱟᱹ ᱠᱟᱛᱮ ᱠᱚ ᱛᱮᱭᱟᱨᱮᱫ ᱠᱟᱱᱟ ᱵᱟᱵᱚᱱ ᱞᱟᱹᱭ ᱫᱟᱲᱮᱭᱟᱜᱼᱟ ᱦᱮᱸ ᱟᱨ ᱱᱚᱰᱮ ᱦᱮᱡ ᱠᱟᱱᱟᱞᱮ ᱟᱭᱢᱟ ᱦᱚᱲ ᱜᱮ ᱥᱟᱸᱜᱮ ᱛᱮᱜᱮ ᱫᱤᱥᱚᱢ ᱧᱮᱞ ᱥᱮ ᱴᱩᱨ ᱞᱮᱠᱟᱢ ᱢᱮᱱ ᱠᱮᱭᱟ ᱟᱨ ᱛᱤᱱᱟᱹᱜ ᱥᱟᱺᱜᱤᱧ ᱵᱚᱱ ᱧᱮᱞᱫᱟ ᱯᱩᱨᱟᱹ ᱜᱮ ᱱᱚᱣᱟ ᱫᱚ ᱪᱟᱭ ᱨᱮᱱᱟᱜ ᱠᱷᱮᱛᱤ ᱠᱟᱱᱟ ᱱᱩᱠᱩᱣᱟᱜ ᱠᱷᱮᱛᱤ ᱵᱟᱨᱮ ᱫᱚ ᱱᱚᱣᱟ ᱜᱮ ᱡᱮᱭᱥᱮ ᱟᱵᱚ ᱡᱷᱟᱲᱠᱷᱚᱸᱰ ᱫᱤᱥᱚᱢ ᱨᱮᱫᱚ ᱟᱵᱚ ᱵᱷᱳᱴ ᱢᱟᱹᱥᱨᱤ ᱠᱮᱥᱟᱹᱨᱤ ᱜᱩᱦᱩᱢ ᱡᱚᱱᱰᱨᱟ ᱦᱩᱲᱩ ᱮᱢᱟᱱ ᱵᱚᱱ ᱪᱟᱥᱟ ᱢᱮᱱᱠᱷᱟᱱ ᱱᱚᱰᱮᱱᱟᱜ ᱪᱟᱥᱟ ᱫᱚ ᱱᱚᱣᱟ ᱠᱚ ᱠᱟᱱ ᱜᱮᱭᱟ ᱟᱨ ᱟᱵᱚ ᱡᱷᱟᱲᱠᱷᱚᱸᱰ ᱨᱮᱱ ᱟᱹᱰᱤ ᱩᱛᱟᱹᱨ ᱦᱚᱲ ᱥᱮᱫᱟᱭ ᱨᱮ ᱛᱤᱥ ᱵᱟᱝ ᱱᱚᱛᱮ ᱠᱚ ᱦᱮᱡ ᱞᱮᱱᱟ ᱟᱨ ᱚᱱᱠᱟ ᱜᱮ ᱱᱚᱣᱟ ᱠᱚᱨᱮᱜ ᱠᱟᱹᱢᱤ ᱫᱤᱥᱚᱢ ᱠᱟᱹᱢᱤ ᱡᱟᱭᱜᱟ ᱠᱚᱨᱮ ᱢᱮᱱᱟᱜ ᱠᱚᱣᱟ ᱢᱮᱱᱠᱷᱟᱱ ᱱᱚᱰᱮ ᱚᱱᱠᱟᱱ ᱦᱚᱲ ᱵᱟᱞᱮ ᱧᱟᱯᱟᱢ ᱠᱟᱜ ᱠᱚᱣᱟ ᱵᱟᱹᱧ ᱧᱟᱯᱟᱢ ᱠᱟᱜ ᱠᱚᱣᱟ ᱟᱨ ᱚᱱᱠᱟ ᱨᱮᱜᱮ ᱱᱚᱜᱼᱚᱭ ᱧᱮᱞ ᱦᱚᱪᱚᱭᱮᱫ ᱵᱚᱱᱟ ᱦᱮᱸ

ᱞᱮᱸᱰᱮᱫ ᱠᱷᱟᱱ ᱵᱚᱱ ᱞᱟᱲ ᱪᱟᱲᱢᱟ ᱟᱨ ᱱᱚᱜᱼᱚ ᱱᱚᱝᱠᱟ ᱱᱚᱜᱼᱚ ᱱᱚᱝᱠᱟ ᱱᱟᱹᱞᱤ ᱠᱚ ᱵᱮᱱᱟᱣᱫᱟ ᱦᱮᱸ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱚᱜᱼᱚᱭ ᱱᱟᱹᱞᱤ ᱠᱟᱱᱟ ᱱᱚᱣᱟ ᱫᱚ ᱱᱟᱹᱞᱤ ᱨᱮᱫᱚ ᱫᱟᱜ ᱠᱚ ᱯᱮᱨᱮᱡᱫᱟ ᱡᱮᱢᱚᱱ ᱱᱚᱣᱟ ᱫᱟᱜ ᱠᱚ ᱯᱮᱨᱮᱡᱟ ᱟᱨ ᱱᱚᱣᱟ ᱫᱚ ᱱᱚᱝᱠᱟ ᱡᱤᱭᱟᱹᱲ ᱡᱮᱢᱚᱱ ᱡᱤᱭᱟᱹᱲ ᱜᱮ ᱛᱟᱦᱮᱱ ᱦᱮᱸ ᱦᱟᱹᱨᱭᱟᱹᱲ ᱜᱮ ᱛᱟᱦᱮᱱ ᱡᱟᱣᱜᱮ ᱫᱟᱜ ᱡᱮᱢᱚᱱ ᱧᱟᱢ ᱟᱨ ᱢᱟ ᱮᱱᱠᱷᱟᱱ ᱡᱟᱦᱟᱸᱭ ᱪᱮᱱᱮᱞ ᱯᱮ ᱱᱟᱣᱟ ᱜᱮᱭᱟ ᱫᱟᱭᱟ ᱠᱟᱛᱮᱫ ᱥᱟᱵᱥᱠᱨᱟᱭᱤᱵᱽ ᱛᱟᱵᱚᱱ ᱯᱮ ᱦᱮᱸ ᱟᱨ ᱡᱮᱢᱚᱱ ᱤᱧ ᱦᱚᱸᱧ ᱩᱛᱥᱟᱦᱤᱛᱚ ᱟᱨ ᱱᱚᱝᱠᱟ ᱜᱮ ᱱᱟᱣᱟ ᱱᱟᱣᱟ ᱡᱟᱭᱜᱟ ᱱᱟᱣᱟ ᱡᱟᱢᱟ ᱮᱨᱤᱭᱟ ᱥᱮ ᱱᱟᱣᱟ ᱱᱟᱣᱟ ᱡᱤᱱᱤᱥ ᱧᱮᱞ ᱦᱚᱪᱚ ᱫᱟᱲᱮᱭᱟᱵᱚᱱ ᱟᱨ ᱟᱯᱮ ᱥᱟᱢᱟᱝ ᱨᱮ ᱟᱹᱜᱩ ᱫᱟᱲᱮᱭᱟᱜᱼᱟ ᱢᱮᱱᱠᱷᱟᱱ ᱧᱮᱞ ᱞᱟᱹᱜᱤᱫ ᱛᱮ ᱟᱹᱰᱤ ᱟᱹᱰᱤ ᱥᱟᱨᱦᱟᱣ ᱡᱚᱦᱟᱨ ᱟᱨ ᱥᱟᱵᱥᱠᱨᱟᱭᱤᱵᱽ ᱮᱠᱟᱞ ᱟᱞᱚᱯᱮ ᱦᱤᱲᱤᱧ ᱛᱟᱵᱚᱱᱟ ᱟᱨ ᱥᱮᱭᱟᱨ ᱛᱟᱵᱚᱱ ᱯᱮ ᱢᱟ ᱮᱱᱠᱷᱟᱱ ᱟᱭᱢᱟ ᱥᱟᱨᱦᱟᱣ